ᱦᱟᱱᱟ ᱫᱷᱟᱨᱮ ᱨᱮᱭᱟᱜ ᱦᱚᱸ ᱵᱮᱰᱨᱩᱢ ᱜᱮ ᱱᱚᱣᱟ ᱫᱷᱟᱨᱮ ᱨᱮᱭᱟᱜ ᱦᱚᱸ ᱵᱮᱰᱨᱩᱢ ᱜᱮ ᱦᱟᱸᱜ ᱟᱨ ᱱᱚᱣᱟ ᱫᱚ ᱛᱟᱵᱚᱱ ᱥᱤᱲᱤ ᱨᱩᱢ ᱱᱚᱰᱮ ᱥᱤᱲᱤ ᱢᱮᱱᱟᱜᱼᱟ ᱦᱟᱸᱜ ᱟᱨ ᱦᱟᱱᱟ ᱫᱷᱟᱨᱮ ᱨᱮᱭᱟᱜ ᱫᱚ ᱰᱟᱭᱱᱤᱝ ᱦᱚᱞ ᱛᱟᱵᱚᱱ ᱱᱮᱜᱼᱮ ᱱᱤᱱᱟᱹᱜ ᱥᱮᱬᱟ ᱵᱮᱱᱟᱜ ᱠᱟᱱᱟ ᱦᱟᱸᱜ ᱟᱨ ᱤᱴᱟᱹ ᱫᱚ ᱦᱟᱱᱛᱮ ᱨᱮᱞᱮ ᱫᱚᱦᱚ ᱠᱟᱜᱼᱟ ᱚᱱᱟ ᱦᱚᱸ ᱱᱤᱡᱮ ᱜᱮ ᱟᱹᱞᱤᱧ ᱜᱮᱞᱤᱧ ᱵᱮᱱᱟᱣ ᱞᱮᱫ ᱛᱟᱦᱮᱱᱟ ᱚᱱᱟ ᱤᱴᱟᱹ ᱢᱮᱱᱟᱜᱼᱟ ᱦᱟᱸᱜ ᱯᱩᱭᱞᱩ ᱨᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱚᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱟᱭᱟᱹᱧ ᱱᱟᱯᱟᱭ ᱜᱮ ᱯᱟᱞᱮ ᱢᱮᱱᱟᱜ ᱯᱮᱭᱟ ᱟᱨ ᱟᱞᱮ ᱦᱚᱸ ᱱᱟᱯᱟᱭ ᱜᱮ ᱢᱮᱱᱟᱜ ᱞᱮᱭᱟ ᱟᱨ ᱟᱯᱮ ᱦᱚᱸ ᱱᱟᱯᱟᱭ ᱜᱮ ᱛᱟᱵᱚᱱ ᱛᱟᱦᱮᱸ ᱠᱚᱜ ᱯᱮ ᱛᱚ ᱛᱮᱦᱮᱧ ᱫᱚ ᱱᱚᱜᱼᱚᱭ ᱱᱟᱦᱟᱜ ᱚᱲᱟᱜ ᱨᱮ ᱫᱩᱲᱩᱵ ᱠᱟᱛᱮ ᱜᱮ ᱵᱞᱚᱜ ᱤᱧ ᱮᱛᱚᱦᱚᱵᱮᱫ ᱛᱟᱵᱚᱱᱟ ᱞᱩᱜᱽᱲᱤ ᱠᱚᱫᱚ ᱚᱱᱮ ᱛᱟᱨᱟ ᱜᱟᱫᱟ ᱟᱠᱟᱱᱟ ᱜᱷᱮᱸᱴ ᱠᱚᱨᱮ ᱵᱚᱥᱛᱟ ᱠᱚᱨᱮ ᱚᱱᱮ ᱡᱷᱚᱞᱟ ᱠᱚᱨᱮ ᱥᱤᱞᱟᱹᱭ ᱢᱟ ᱵᱟᱹᱞᱤᱧ ᱪᱟᱵᱟ ᱫᱟᱲᱮᱭᱟᱜ ᱠᱟᱱ ᱜᱮᱭᱟ ᱩᱫᱽᱜᱟᱹᱨ ᱠᱚᱫᱚ ᱱᱮᱛᱟᱨ ᱫᱚ ᱵᱟᱭ ᱩᱫᱽᱜᱟᱹᱨᱮᱫ ᱞᱤᱧᱟᱹ ᱪᱮᱛᱟᱱ ᱨᱮ ᱦᱟᱸᱜ ᱱᱮᱛᱟᱨᱟᱜ ᱯᱷᱟᱝᱠᱟ ᱞᱤᱧ ᱞᱟᱜᱟᱣ ᱠᱟᱜᱼᱟ ᱦᱟᱸᱜ ᱮᱱᱠᱷᱟᱡ ᱫᱚ ᱩᱫᱽᱜᱟᱹᱨ ᱠᱚᱫᱚ ᱵᱟᱹᱞᱤᱧ ᱠᱚᱥᱴᱚᱜ ᱠᱟᱱᱟ ᱥᱤᱞᱟᱹᱭ ᱜᱮ ᱵᱟᱹᱞᱤᱧ ᱥᱤᱞᱟᱹᱭ ᱫᱟᱲᱮᱭᱟᱜ ᱠᱟᱱᱟ ᱟᱨ ᱦᱟᱱᱛᱮ ᱨᱮᱞᱤᱧ ᱠᱟᱹᱢᱤ ᱠᱟᱱᱟ ᱥᱮ ᱮᱱᱠᱷᱟᱡ ᱫᱚ ᱵᱟᱹᱞᱤᱧ ᱥᱤᱞᱟᱹᱭ ᱫᱟᱲᱮᱭᱟᱜ ᱠᱟᱱᱟ ᱛᱚ ᱪᱮᱫ ᱞᱤᱧ ᱠᱟᱹᱢᱤ ᱠᱟᱱᱟ ᱚᱱᱟ ᱜᱮ ᱠᱟᱹᱡ ᱤᱧ ᱫᱮᱠᱷᱟᱣ ᱟᱯᱮᱭᱟ ᱪᱚᱞᱚ ᱵᱚᱱ ᱥᱮᱱ ᱞᱮᱱ ᱜᱮ ᱛᱚᱵᱮ ᱱᱚᱜᱼᱚᱭ ᱱᱟᱦᱟᱜ ᱱᱤᱛᱚᱜ ᱤᱧ ᱦᱮᱡ ᱟᱠᱟᱱ ᱛᱟᱵᱚᱱᱟ ᱱᱚᱜᱼᱚᱭ ᱨᱟᱪᱟ ᱥᱮᱫ ᱱᱟᱦᱟᱜ ᱦᱟᱱᱛᱮ ᱨᱮᱫᱚ ᱨᱟᱪᱟ ᱢᱮᱱᱟᱜᱼᱟ ᱦᱟᱸᱜ ᱟᱨ ᱱᱚᱣᱟ ᱫᱷᱟᱨᱮ ᱨᱮ ᱚᱲᱟᱜ ᱛᱟᱦᱮᱸ ᱞᱮᱱᱟ ᱱᱚᱜᱼᱚᱭ ᱛᱟᱨᱟᱜ ᱯᱮ ᱧᱮᱞ ᱫᱟᱲᱮᱭᱟᱜ ᱠᱟᱱ ᱜᱮᱭᱟ ᱱᱚᱣᱟ ᱚᱲᱟᱜ ᱫᱚᱞᱮ ᱨᱟᱹᱯᱩᱫ ᱟᱠᱟᱫᱼᱟ ᱦᱟᱥᱟ ᱚᱲᱟᱜ ᱫᱚ ᱱᱤᱛᱚᱜ ᱫᱚ ᱯᱟᱠᱟ ᱚᱲᱟᱜ ᱞᱮ ᱵᱮᱱᱟᱣᱮᱫᱼᱟ ᱱᱚᱣᱟ ᱞᱮ ᱵᱮᱱᱟᱣᱮᱫ ᱛᱮᱜᱮ ᱥᱤᱞᱟᱹᱭ ᱫᱚ ᱵᱟᱹᱞᱤᱧ ᱴᱟᱭᱤᱢ ᱫᱟᱲᱮᱭᱟᱜ ᱠᱟᱱᱟ ᱚᱱᱟᱛᱮ ᱵᱟᱹᱞᱤᱧ ᱥᱤᱞᱟᱹᱭ ᱫᱟᱲᱮᱭᱟᱜ ᱠᱟᱱ ᱛᱟᱵᱚᱱᱟ ᱛᱚ ᱥᱤᱞᱟᱹᱭ ᱫᱚᱞᱤᱧ ᱥᱤᱞᱟᱹᱭᱟ ᱦᱟᱸᱜ ᱱᱚᱜᱼᱚᱭ ᱛᱟᱨᱟ ᱱᱚᱜᱼᱚ ᱱᱚᱝᱠᱟ ᱵᱮᱱᱟᱣ ᱦᱩᱭ ᱠᱟᱱᱟ ᱟᱨ ᱦᱟᱱᱟ ᱫᱷᱟᱨᱮ ᱫᱚ ᱨᱟᱹᱯᱩᱫ ᱟᱠᱟᱫ ᱟᱞᱮ ᱠᱟᱴ ᱛᱮᱞᱮ ᱮᱥᱮᱫ ᱟᱠᱟᱫᱼᱟ ᱠᱟᱴ ᱛᱮᱞᱮ ᱠᱟᱸᱛ ᱟᱠᱟᱫᱼᱟ ᱦᱟᱸᱜ ᱯᱞᱟᱥᱴᱤᱠ ᱠᱚᱛᱮ ᱞᱮ ᱮᱥᱮᱫ ᱵᱟᱲᱟ ᱟᱠᱟᱫᱼᱟ ᱚᱱᱟ ᱦᱚᱸ ᱦᱚᱭᱛᱮ ᱚᱲᱮᱡ ᱪᱟᱵᱟ ᱟᱠᱟᱫᱼᱟᱭ ᱦᱟᱱᱟ ᱥᱟᱞᱟᱜ ᱞᱮ ᱡᱚᱭᱮᱱᱴ ᱮᱫ ᱛᱟᱵᱚᱱᱟ ᱦᱟᱱᱟ ᱫᱷᱟᱨᱮ ᱨᱮ ᱢᱤᱫᱴᱮᱡ ᱨᱩᱢ ᱛᱟᱵᱚᱱ ᱱᱚᱣᱟ ᱫᱷᱟᱨᱮ ᱨᱮ ᱱᱚᱜᱼᱚᱭ ᱱᱟ ᱚᱱᱟ ᱥᱟᱞᱟᱜ ᱞᱮ ᱡᱚᱭᱮᱱᱴ ᱮᱜᱼᱟ ᱦᱟᱸᱜ ᱦᱟᱱᱟ ᱫᱷᱟᱨᱮ ᱨᱮᱭᱟᱜ ᱦᱚᱸ ᱵᱮᱰᱨᱩᱢ ᱜᱮ ᱱᱚᱣᱟ ᱫᱷᱟᱨᱮ ᱨᱮᱭᱟᱜ ᱦᱚᱸ ᱵᱮᱰᱨᱩᱢ ᱜᱮ ᱦᱟᱸᱜ ᱟᱨ ᱱᱚᱣᱟ ᱫᱚ ᱛᱟᱵᱚᱱ ᱥᱤᱲᱤ ᱨᱩᱢ ᱱᱚᱰᱮ ᱥᱤᱲᱤ ᱵᱮᱱᱟᱜᱼᱟ ᱦᱟᱸᱜ ᱟᱨ ᱦᱟᱱᱟ ᱫᱷᱟᱨᱮ ᱨᱮᱭᱟᱜ ᱫᱚ ᱰᱟᱭᱱᱤᱝ ᱦᱚᱞ ᱛᱟᱵᱚᱱ ᱤᱱᱟᱹᱜ ᱥᱮᱬᱟ ᱵᱮᱱᱟᱜ ᱠᱟᱱᱟ ᱦᱟᱸᱜ ᱟᱨ ᱱᱚᱛᱮ ᱦᱚᱸ ᱵᱮᱱᱟᱣ ᱞᱮ ᱢᱮᱱᱮᱫ ᱜᱮᱭᱟ ᱟᱫᱚ ᱠᱷᱚᱨᱪᱟ ᱠᱚ ᱦᱩᱭᱩᱜ ᱠᱟᱱᱟ ᱥᱮ ᱵᱟᱝᱟ ᱟᱵᱚ ᱢᱟ ᱨᱮᱸᱜᱮᱡ ᱦᱚᱲ ᱠᱟᱱᱟ ᱵᱚᱱ ᱟᱨ ᱟᱹᱞᱤᱧ ᱢᱟᱯᱮ ᱵᱟᱲᱟᱭ ᱜᱮᱭᱟ ᱠᱷᱟᱱᱛᱟ ᱜᱮᱞᱤᱧ ᱥᱤᱞᱟᱹᱭᱟ ᱠᱷᱟᱱᱛᱟ ᱥᱤᱞᱟᱹᱭ ᱯᱚᱭᱥᱟ ᱫᱚ ᱛᱤᱱ ᱦᱟᱜᱚᱜᱼᱟ ᱦᱟᱯᱮ ᱧᱮᱞ ᱦᱩᱭᱩᱜᱼᱟ ᱟᱨ ᱤᱴᱟᱹ ᱫᱚ ᱦᱟᱱᱛᱮ ᱨᱮᱞᱮ ᱫᱚᱦᱚ ᱠᱟᱜᱼᱟ ᱚᱱᱟ ᱦᱚᱸ ᱱᱤᱡᱮ ᱜᱮ ᱟᱹᱞᱤᱧ ᱜᱮᱞᱤᱧ ᱵᱮᱱᱟᱣ ᱞᱮᱫ ᱛᱟᱦᱮᱱᱟ ᱚᱱᱟ ᱤᱴᱟᱹ ᱢᱮᱱᱟᱜᱼᱟ ᱦᱟᱸᱜ ᱧᱮᱞ ᱟᱵᱚᱱ ᱛᱤᱱᱟᱹᱜ ᱥᱮᱬᱟ ᱦᱩᱭᱩᱜ ᱠᱟᱱᱟ ᱱᱮᱛᱟᱨᱟᱜ ᱨᱳᱰ ᱫᱚ ᱚᱱᱮ ᱚᱱᱛᱮ ᱨᱮᱞᱮ ᱫᱚᱦᱚ ᱟᱠᱟᱜᱼᱟ ᱱᱚᱜᱼᱚᱭ ᱛᱟᱨᱟ ᱚᱱᱟ ᱛᱟᱨᱟ ᱠᱟᱹᱡ ᱞᱮ ᱫᱚᱦᱚ ᱟᱠᱟᱫᱼᱟ ᱱᱚᱜᱼᱚᱭ ᱛᱟᱨᱟ ᱢᱮᱱᱟᱜᱼᱟ ᱱᱚᱛᱮ ᱨᱮ ᱵᱟᱨᱭᱟ ᱰᱨᱟᱢ ᱨᱮ ᱫᱟᱜ ᱞᱮ ᱟᱹᱜᱩ ᱞᱮᱫ ᱛᱟᱦᱮᱸᱜᱼᱟ ᱵᱟᱱᱟᱨ ᱨᱮᱞᱮ ᱯᱮᱨᱮᱡ ᱞᱮᱫ ᱛᱟᱦᱮᱸᱜᱼᱟ ᱟᱨ ᱜᱟᱰᱟ ᱠᱷᱚᱡ ᱟᱞᱮ ᱢᱟ ᱫᱟᱜ ᱞᱮ ᱟᱹᱜᱩᱭᱟ ᱥᱮ ᱥᱩᱨ ᱨᱮ ᱫᱟᱜ ᱵᱟᱹᱪᱩᱜᱼᱟ ᱜᱟᱰᱟ ᱠᱷᱚᱡ ᱟᱞᱮ ᱢᱚᱴᱚᱨ ᱥᱟᱭᱠᱮᱞ ᱛᱮᱞᱮ ᱥᱟᱜᱟᱲ ᱞᱮᱫ ᱛᱟᱦᱮᱸᱜᱼᱟ ᱟᱨ ᱚᱱᱟ ᱛᱮᱞᱮ ᱠᱟᱹᱢᱤ ᱟᱠᱟᱫ ᱛᱟᱦᱮᱸᱜᱼᱟ ᱱᱚᱰᱮ ᱫᱚ ᱢᱚᱥᱞᱟ ᱞᱮ ᱯᱷᱟᱴᱟᱣ ᱞᱮᱫ ᱛᱟᱦᱮᱸᱜᱼᱟ ᱮᱱᱛᱮ ᱨᱮᱫᱚ ᱜᱩᱴᱤ ᱜᱟᱫᱟ ᱢᱮᱱᱟᱜᱼᱟ ᱜᱩᱴᱤ ᱞᱮ ᱜᱟᱫᱟ ᱟᱠᱟᱫᱼᱟ

ᱵᱟᱹᱞᱤ ᱱᱮᱜᱼᱮ ᱱᱩᱱᱟᱹᱜ ᱰᱷᱮᱹᱨ ᱞᱮ ᱪᱟᱵᱟ ᱟᱠᱟᱫᱼᱟ ᱟᱨ ᱟᱹᱰᱤ ᱜᱟᱱ ᱢᱮᱱᱟᱜ ᱜᱮᱭᱟ ᱦᱟᱸᱜ ᱟᱨ ᱚᱱᱟ ᱫᱚ ᱪᱟᱞᱟ ᱥᱟᱨᱮᱡᱟᱜ ᱠᱟᱱᱟ ᱪᱟᱞᱟ ᱥᱤᱴᱷᱟᱹ ᱟᱜ ᱠᱟᱱᱟ ᱚᱱᱟ ᱫᱚ ᱨᱩᱜᱽᱲᱤ ᱜᱮᱭᱟ ᱚᱱᱟ ᱫᱚ ᱚᱛ ᱯᱮᱨᱮᱡ ᱨᱮᱦᱚᱸ ᱜᱟᱱᱚᱜ ᱛᱟᱵᱚᱱᱟ ᱦᱟᱸᱜ ᱱᱚᱜᱼᱚᱭ ᱱᱟᱦᱟᱸᱜ ᱱᱤᱛᱚᱜ ᱢᱟᱧ ᱫᱮᱠᱷᱟᱣᱟᱫ ᱯᱮᱭᱟ ᱚᱲᱟᱜ ᱠᱚ ᱢᱮᱴᱮᱞ ᱠᱚ ᱛᱟᱵᱚᱱ ᱵᱟᱹᱞᱤ ᱠᱚ ᱜᱩᱴᱤ ᱠᱚᱧ ᱫᱮᱠᱷᱟᱣᱟᱫ ᱯᱮᱭᱟ ᱡᱚᱛᱚᱣᱟᱜ ᱜᱮ ᱟᱨ ᱱᱚᱜᱼᱚᱭ ᱛᱤᱱᱟᱹᱜ ᱥᱮᱬᱟ ᱞᱮ ᱵᱮᱱᱟᱣᱮᱫᱼᱟ ᱚᱱᱟ ᱦᱚᱸᱧ ᱧᱮᱞ ᱦᱚᱪᱚ ᱠᱮᱫ ᱯᱮᱭᱟ ᱟᱨ ᱵᱷᱤᱰᱤᱭᱳ ᱡᱩᱫᱤ ᱯᱮ ᱠᱩᱥᱤᱭᱟᱜᱼᱟ ᱞᱟᱭᱤᱠ ᱯᱮ ᱥᱮᱭᱟᱨ ᱯᱮ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮᱭᱟ ᱪᱮᱱᱮᱞ ᱛᱟᱵᱚᱱ ᱥᱟᱵᱥᱠᱨᱟᱭᱤᱵᱽ ᱠᱟᱜ ᱛᱟᱵᱚᱱ ᱯᱮ ᱦᱟᱸᱜ ᱟᱨ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱜᱼᱟ ᱠᱚᱢᱮᱱᱴ ᱯᱮ ᱦᱟᱸᱜ ᱢᱟ ᱛᱚᱵᱮ ᱤᱧ ᱯᱟᱥᱴᱟ ᱠᱷᱚᱡ ᱥᱟᱱᱟᱢ ᱠᱚᱜᱮ ᱡᱚᱦᱟᱨ ᱜᱮ